ᱡᱚᱦᱟᱨ ᱜᱮ ᱜᱟᱛᱮ ᱠᱚ ᱪᱮᱫ ᱞᱮᱠᱟ ᱢᱮᱱᱟᱜ ᱵᱟᱲᱟ ᱯᱮᱭᱟ ᱟᱥᱚᱜ ᱠᱟᱹᱱᱟᱹᱧ ᱡᱚᱛᱚ ᱦᱚᱲ ᱯᱮ ᱱᱟᱯᱟᱭ ᱜᱮᱭᱟ ᱟᱨ ᱟᱞᱮ ᱦᱚᱸᱞᱮ ᱱᱟᱯᱟᱭ ᱜᱮᱭᱟ ᱟᱨ ᱛᱤᱦᱤᱧ ᱫᱚ ᱠᱟᱱᱟ ᱛᱤᱥ ᱡᱩᱱ ᱦᱩᱞ ᱫᱤᱵᱚᱥ ᱟᱫᱚ ᱛᱤᱦᱤᱧ ᱫᱚ ᱥᱟᱯᱲᱟᱣ ᱠᱟᱱᱟᱞᱤᱧ ᱟᱛᱳ ᱥᱮᱫ ᱪᱟᱞᱟᱜ ᱞᱟᱹᱜᱤᱫ ᱟᱫᱚ ᱱᱤᱛᱚᱜ ᱫᱚ ᱚᱱᱛᱮ ᱜᱮᱞᱤᱧ ᱢᱚᱦᱰᱟᱣ ᱠᱟᱱᱟ ᱟᱫᱚ ᱴᱷᱤᱠ ᱜᱮ ᱫᱮᱞᱟ ᱞᱟᱦᱟ ᱥᱮᱫ ᱵᱷᱤᱰᱤᱭᱳ ᱟᱨᱦᱚᱸᱧ ᱩᱫᱩᱜ ᱯᱮ ᱠᱟᱱᱟ ᱢᱟ ᱡᱚᱛᱚ ᱠᱚ ᱦᱩᱞ ᱡᱚᱦᱟᱨ ᱛᱮᱦᱮᱧ ᱫᱚ ᱛᱤᱥ ᱡᱩᱱ ᱟᱨ ᱛᱮᱦᱮᱧ ᱫᱚ ᱦᱩᱞ ᱢᱟᱦᱟ ᱢᱮᱱᱛᱮ ᱱᱚᱣᱟ ᱡᱷᱟᱲᱠᱷᱚᱸᱰ ᱯᱚᱱᱚᱛ ᱨᱮ ᱟᱨ ᱯᱩᱨᱟᱹ ᱵᱷᱟᱨᱚᱛ ᱫᱤᱥᱚᱢ ᱨᱮᱵᱚᱱ ᱢᱟᱱᱟᱣᱫᱟ ᱛᱮᱦᱮᱧ ᱫᱤᱱ ᱫᱚ ᱟᱵᱚ ᱫᱚ ᱥᱤᱫᱩ ᱠᱟᱹᱱᱩ ᱪᱟᱸᱫᱽ ᱵᱷᱟᱭᱨᱚ ᱯᱷᱩᱞᱳ ᱡᱷᱟᱱᱚ ᱟᱨ ᱚᱱᱟ ᱟᱴᱷᱟᱨᱚᱥᱚ ᱯᱟᱸᱪᱯᱚᱱ ᱨᱮ ᱚᱠᱟ ᱦᱩᱞ ᱦᱩᱭ ᱞᱮᱱ ᱚᱱᱟ ᱨᱮᱱ ᱛᱤᱱᱟᱹᱜ ᱠᱚ ᱟᱠᱚᱣᱟᱜ ᱡᱤᱣᱤ ᱠᱚ ᱟᱞᱟᱭ ᱠᱮᱫ ᱛᱟᱠᱚᱣᱟ ᱥᱚᱛᱚᱱᱛᱨᱚᱛᱟ ᱥᱮᱱᱟᱱᱤ ᱠᱚ ᱛᱟᱦᱮᱸ ᱠᱟᱱᱟ ᱩᱱᱠᱩ ᱠᱚᱵᱚᱱ ᱫᱤᱥᱟᱹᱭᱮᱫ ᱠᱚᱣᱟ ᱟᱨ ᱟᱹᱞᱤᱧ ᱦᱚᱸ ᱱᱚᱰᱮ ᱚᱲᱟᱜ ᱠᱷᱚᱱ ᱞᱤᱧ ᱩᱰᱩᱠ ᱠᱟᱱᱟ ᱟᱨ ᱞᱤᱧ ᱦᱩᱫᱤᱥ ᱮᱫᱟ ᱡᱮ ᱱᱚᱣᱟ ᱥᱟᱱᱛᱟᱲ ᱯᱟᱨᱜᱟᱱᱟ ᱴᱚᱴᱷᱟᱨᱮ ᱪᱮᱫ ᱞᱮᱠᱟ ᱟᱵᱚ ᱦᱚᱲ ᱦᱚᱯᱚᱱ ᱠᱚ ᱱᱚᱣᱟ ᱦᱩᱞ ᱫᱤᱵᱚᱥ ᱵᱚᱱ ᱢᱟᱱᱟᱣ ᱮᱫᱟ ᱚᱱᱟ ᱠᱚ ᱧᱮᱧᱮᱞ ᱥᱟᱱᱟᱭᱮᱫ ᱞᱤᱧᱟᱹ ᱥᱟᱶᱛᱮ ᱟᱯᱮ ᱦᱚᱸ ᱩᱫᱩᱜ ᱯᱮ ᱥᱟᱱᱟᱭᱮᱫ ᱞᱤᱧᱟᱹ ᱟᱨ ᱢᱤᱫ ᱵᱟᱨ ᱠᱟᱛᱷᱟ ᱱᱚᱣᱟ ᱥᱚᱢᱚᱱᱫᱷᱮ ᱞᱤᱧ ᱞᱟᱹᱭ ᱟᱯᱮ ᱞᱤᱧ ᱢᱮᱱ ᱮᱫᱟ ᱡᱮ ᱱᱚᱣᱟ ᱫᱚ ᱦᱩᱞ ᱫᱤᱵᱚᱥ ᱫᱚ ᱪᱮᱫ ᱠᱟᱱᱟ ᱢᱮᱱᱛᱮ ᱚᱠᱟ ᱞᱮᱠᱟ ᱦᱩᱭ ᱞᱮᱱᱟ ᱢᱮᱱᱛᱮ ᱟᱫᱚ ᱱᱚᱣᱟ ᱦᱩᱞ ᱫᱚ ᱚᱠᱟ ᱦᱩᱞ ᱫᱤᱵᱚᱥ ᱵᱚᱱ ᱢᱟᱱᱟᱣ ᱮᱫᱟ ᱱᱚᱣᱟ ᱫᱚ ᱟᱴᱷᱟᱨᱚᱥᱚ ᱯᱟᱸᱪᱯᱚᱱ ᱨᱮ ᱟᱵᱚ ᱦᱚᱲ ᱦᱚᱯᱚᱱ ᱠᱚ ᱵᱤᱫᱽᱫᱨᱳᱦᱚ ᱞᱮᱫᱟ ᱟᱱᱫᱳᱞᱚᱱ ᱞᱮᱫᱟ ᱠᱚ ᱟᱨ ᱟᱹᱰᱤ ᱢᱟᱨᱟᱝ ᱢᱤᱫᱴᱮᱱ ᱱᱩᱠᱩ ᱤᱝᱨᱮᱡᱽ ᱥᱚᱨᱠᱟᱨ ᱵᱤᱨᱩᱫᱽ ᱢᱤᱫᱴᱮᱱ ᱦᱩᱞ ᱦᱩᱭ ᱞᱮᱱᱟ ᱚᱱᱟᱨᱮ ᱛᱤᱱᱟᱹᱜ ᱱᱩᱠᱩ ᱥᱤᱫᱩ ᱠᱟᱹᱱᱩ ᱪᱟᱸᱫᱽ ᱵᱷᱟᱭᱨᱳ ᱯᱷᱩᱞᱳ ᱡᱷᱟᱱᱳ ᱟᱨ ᱛᱤᱱᱟᱹᱜ ᱩᱱᱠᱩ ᱥᱟᱶᱛᱮ ᱟᱵᱚ ᱦᱚᱲ ᱦᱚᱯᱚᱱ ᱠᱚᱠᱚ ᱛᱟᱦᱮᱸ ᱠᱟᱱᱟ ᱚᱠᱚᱭ ᱫᱚ ᱥᱚᱛᱚᱱᱛᱨᱚᱛᱟ ᱥᱮᱱᱟᱱᱤ ᱠᱚ ᱛᱟᱦᱮᱸ ᱠᱟᱱᱟ ᱚᱱᱟ ᱨᱮ ᱟᱠᱚᱣᱟᱜ ᱡᱤᱣᱤ ᱠᱚ ᱟᱞᱟᱭ ᱠᱮᱫ ᱛᱟᱠᱚᱣᱟ ᱱᱚᱣᱟ ᱫᱤᱥᱚᱢ ᱥᱟᱹᱫᱷᱤᱱ ᱞᱟᱹᱜᱤᱫ ᱥᱮ ᱟᱵᱚᱣᱟᱜ ᱨᱟᱡᱽᱯᱟᱴ ᱪᱟᱞᱟᱣ ᱵᱮᱱᱟᱣ ᱞᱟᱹᱜᱤᱫ ᱚᱱᱟ ᱵᱚᱱ ᱫᱤᱥᱟᱹᱭᱮᱫᱟ ᱟᱴᱷᱟᱨᱚᱥᱚ ᱯᱟᱸᱪᱯᱚᱱ ᱨᱮ ᱱᱤᱛᱟᱜ ᱥᱟᱦᱮᱵᱽᱜᱚᱸᱡᱽ ᱡᱮᱞᱟ ᱨᱮᱭᱟᱜ ᱵᱟᱨᱦᱮᱴ ᱯᱨᱚᱠᱷᱚᱸᱰ ᱨᱮ ᱢᱤᱫᱴᱮᱱ ᱟᱹᱛᱩ ᱵᱷᱚᱜᱽᱱᱟᱰᱤ ᱧᱩᱛᱩᱢ ᱠᱟᱛᱮᱫ ᱦᱮᱱᱟᱜᱼᱟ ᱚᱸᱰᱮ ᱜᱮ ᱱᱩᱠᱩ ᱵᱚᱭᱦᱟ ᱠᱚᱫᱚ ᱠᱚ ᱛᱟᱦᱮᱸ ᱠᱟᱱᱟ ᱟᱨ ᱩᱱ ᱡᱚᱠᱷᱮᱡ ᱟᱵᱚ ᱦᱚᱲ ᱦᱚᱯᱚᱱ ᱚᱱᱟ ᱴᱚᱴᱷᱟ ᱨᱮᱱ ᱫᱚ ᱱᱩᱠᱩ ᱤᱝᱨᱮᱡᱽ ᱥᱚᱨᱠᱟᱨ ᱟᱨ ᱮᱢᱟᱱ ᱛᱮᱱ ᱢᱟᱦᱟᱡᱚᱱ ᱠᱚ ᱮᱴᱟᱜ ᱡᱟᱹᱛ ᱠᱚ ᱠᱚᱴᱷᱮᱡ ᱟᱹᱰᱤ ᱟᱸᱴ ᱠᱚ ᱠᱚᱪᱞᱚᱱ ᱚᱪᱚᱜ ᱠᱟᱱ ᱛᱟᱦᱮᱸᱫᱼᱟ ᱞᱩᱴ ᱠᱷᱟᱥᱚᱴ ᱠᱚ ᱟᱹᱰᱤ ᱡᱟᱹᱥᱛᱤ ᱛᱟᱦᱮᱸ ᱠᱟᱱᱟ ᱟᱫᱚ ᱦᱚᱲ ᱫᱚ ᱟᱹᱰᱤ ᱢᱩᱥᱠᱤᱞ ᱨᱮᱠᱚ ᱛᱟᱦᱮᱸ ᱠᱟᱱᱟ ᱟᱨ ᱚᱱᱟ ᱠᱟᱨᱚᱱ ᱛᱮ ᱟᱹᱰᱤ ᱛᱮᱫ ᱠᱚᱪᱞᱚᱱ ᱨᱮᱠᱚ ᱛᱟᱦᱮᱸ ᱠᱟᱱ ᱛᱮ ᱟᱹᱰᱤ ᱢᱩᱥᱠᱤᱞ ᱛᱮᱠᱚ ᱡᱮᱣᱭᱮᱫ ᱫᱟᱲᱮᱭᱟᱜ ᱠᱟᱱ ᱛᱟᱦᱮᱸᱫᱼᱟ ᱛᱟᱦᱮᱸ ᱫᱟᱲᱮᱭᱟᱜ ᱠᱟᱱ ᱛᱟᱦᱮᱸᱫᱼᱟ ᱠᱚ ᱦᱚᱲ ᱠᱚᱫᱚ ᱱᱚᱣᱟ ᱠᱚ ᱧᱮᱞ ᱛᱮᱠᱚ ᱟᱹᱲᱤᱥ ᱪᱟᱵᱟᱭᱮᱱᱟ ᱟᱫᱚ ᱩᱱ ᱡᱚᱠᱷᱟᱡ ᱨᱮᱱ ᱦᱚᱲ ᱫᱚ ᱥᱤᱪᱪᱷᱤᱛ ᱫᱚ ᱚᱞᱚᱜ ᱯᱟᱲᱦᱟᱜ ᱥᱮᱫ ᱛᱮᱫᱚ ᱟᱹᱰᱤ ᱫᱚ ᱵᱟᱠᱚ ᱛᱟᱦᱮᱸ ᱠᱟᱱᱟ ᱢᱮᱱᱠᱷᱟᱡ ᱮᱱᱦᱚᱸ ᱟᱵᱚ ᱨᱮᱱ ᱢᱟᱨᱮ ᱦᱟᱯᱲᱟᱢ ᱠᱚ ᱩᱱ ᱡᱚᱠᱷᱟᱡ ᱨᱮᱱ ᱟᱵᱚ ᱦᱚᱲ ᱦᱚᱯᱚᱱ ᱠᱚ ᱫᱚ ᱟᱹᱰᱤ ᱦᱩᱥᱭᱟᱹᱨ ᱟᱹᱰᱤ ᱵᱩᱫᱷᱤᱢᱟᱱ ᱠᱚ ᱛᱟᱦᱮᱸ ᱠᱟᱱᱟ ᱟᱨ ᱟᱹᱠᱤᱞ ᱢᱟᱱ ᱠᱚ ᱛᱟᱦᱮᱸ ᱠᱟᱱᱟ ᱛᱚᱵᱮ ᱱᱚᱣᱟ ᱠᱚ ᱡᱤᱱᱤᱥ ᱧᱮᱞᱛᱮ ᱩᱱᱠᱩ ᱫᱚ ᱟᱹᱰᱤ ᱢᱤᱫᱴᱮᱡ ᱠᱟᱹᱦᱤᱥ ᱡᱟᱱᱟᱢᱟᱫ ᱠᱚᱣᱟ ᱟᱹᱲᱤᱥ ᱡᱟᱱᱟᱢᱟᱫ ᱠᱚᱣᱟ ᱟᱨ ᱱᱩᱠᱩ ᱵᱚᱭᱦᱟ ᱠᱚ ᱦᱩᱫᱤᱥ ᱜᱟᱱᱰᱚᱱ ᱠᱮᱫᱟ ᱟᱨ ᱚᱱᱟ ᱴᱚᱴᱷᱟ ᱨᱮᱱ ᱦᱚᱲ ᱠᱚ ᱫᱮᱞᱟᱣᱟᱫ ᱠᱚᱣᱟ ᱟᱨ ᱠᱚ ᱜᱩᱴ ᱠᱮᱫᱟ ᱡᱮ ᱱᱩᱠᱩ ᱤᱝᱨᱮᱡᱽ ᱥᱚᱨᱠᱟᱨ ᱥᱮ ᱚᱱᱟ ᱴᱚᱴᱷᱟ ᱨᱮᱱ ᱢᱟᱦᱟᱡᱚᱱ ᱠᱚ ᱵᱤᱨᱩᱫᱷ ᱚᱠᱟ ᱞᱮᱠᱟ ᱵᱚᱱ ᱛᱤᱸᱜᱩ ᱫᱟᱨᱟᱢᱟ ᱡᱮᱢᱚᱱ ᱟᱵᱚ ᱦᱚᱲ ᱦᱚᱯᱚᱱᱟᱜ ᱥᱚᱢᱟᱡᱽ ᱢᱚᱡᱽ ᱛᱟᱦᱮᱱ ᱟᱵᱚᱣᱟᱜ ᱜᱷᱟᱨᱚᱸᱡᱽ ᱠᱚ ᱢᱚᱡᱽ ᱛᱮ ᱪᱟᱞᱟᱜ ᱟᱨ ᱢᱚᱡᱽ ᱛᱮᱵᱚᱱ ᱫᱤᱱ ᱜᱮᱵᱚᱱ ᱠᱷᱮᱢᱟᱣ ᱫᱟᱲᱮᱭᱟᱜ ᱛᱚᱵᱮ ᱦᱚᱲ ᱠᱚᱠᱚ ᱜᱩᱴ ᱠᱮᱫ ᱠᱚᱣᱟ ᱟᱨ ᱤᱝᱨᱮᱹᱡᱽ ᱥᱚᱨᱠᱟᱨ ᱵᱤᱨᱩᱫᱷ ᱢᱤᱫᱴᱮᱱ ᱵᱤᱫᱽᱫᱨᱳᱦ ᱦᱩᱭᱱᱟ ᱞᱟᱹᱲᱦᱟᱹᱭ ᱡᱟᱱᱟᱢ ᱮᱱᱟ ᱛᱚᱵᱮ ᱱᱚᱣᱟ ᱞᱟᱹᱲᱦᱟᱹᱭ ᱫᱚ ᱱᱤᱛᱟᱜ ᱥᱟᱱᱛᱟᱲ ᱯᱟᱨᱜᱟᱱᱟ ᱠᱟᱹᱢᱤᱥᱱᱟᱹᱨᱤ ᱴᱚᱴᱷᱟ ᱨᱮ ᱜᱚᱴᱟ ᱪᱷᱟᱹᱯᱞᱟᱹᱣ ᱮᱱᱟ ᱜᱚᱴᱟ ᱯᱟᱥᱱᱟᱣ ᱮᱱᱟ ᱟᱨ ᱯᱩᱞᱤᱥ ᱯᱨᱚᱥᱟᱥᱚᱱ ᱠᱚᱫᱚ ᱠᱚ ᱯᱷᱮᱞ ᱪᱟᱵᱟᱭᱮᱱᱟ ᱛᱟᱦᱚᱥ ᱱᱟᱦᱚᱥ ᱪᱟᱵᱟᱭᱮᱱᱟ ᱠᱚ ᱛᱚᱵᱮ ᱠᱷᱟᱱ ᱫᱚ ᱩᱱᱠᱩ ᱫᱚ ᱚᱱᱟ ᱴᱚᱴᱷᱟ ᱨᱮ ᱢᱟᱨᱥᱟᱞ ᱞᱚ ᱠᱚ ᱞᱟᱹᱜᱩ ᱠᱮᱫᱟ ᱟᱨ ᱤᱝᱨᱮᱹᱡᱽ ᱯᱷᱳᱡᱽ ᱠᱚ ᱦᱮᱡ ᱮᱱᱟ ᱟᱨ ᱱᱚᱣᱟ ᱞᱟᱹᱲᱦᱟᱹᱭ ᱫᱚ ᱟᱨ ᱛᱮᱫ ᱡᱟᱹᱥᱛᱤ ᱤᱫᱤᱭᱮᱱᱟ ᱟᱨ ᱵᱤᱥᱟᱞ ᱨᱩᱯᱮ ᱦᱟᱛᱟᱣ ᱤᱫᱤ ᱠᱮᱫᱟ ᱟᱵᱚ ᱦᱚᱲ ᱦᱚᱯᱚᱱ ᱠᱚᱫᱚ ᱚᱱᱟ ᱞᱟᱹᱲᱦᱟᱹᱭ ᱨᱮᱫᱚ ᱯᱚᱨᱚᱢᱯᱚᱨᱟᱜᱚᱛ ᱦᱟᱛᱤᱭᱟᱨ ᱚᱠᱟ ᱟᱜ ᱥᱟᱨ ᱠᱟᱹᱯᱤ ᱛᱟᱨᱣᱟᱲᱤ ᱴᱮᱸᱜᱚᱡ ᱵᱚᱨᱞᱚᱝ ᱠᱚ ᱛᱟᱦᱮᱸ ᱠᱟᱱᱟ ᱤᱱᱟᱹ ᱠᱚᱛᱮ ᱠᱚ ᱞᱟᱹᱲᱦᱟᱹᱭᱮᱱᱟ ᱢᱮᱱᱠᱷᱟᱱ ᱤᱝᱨᱮᱹᱡᱽ ᱥᱚᱨᱠᱟᱨ ᱫᱚ ᱩᱱᱤ ᱴᱷᱮᱱ ᱫᱚ ᱟᱹᱰᱤ ᱯᱟᱣᱟᱨᱯᱷᱩᱞ ᱥᱚᱨᱠᱟᱨᱮ ᱛᱟᱦᱮᱸ ᱠᱟᱱᱟ ᱜᱚᱴᱟ ᱫᱷᱟᱹᱨᱛᱤ ᱨᱮ ᱩᱱᱤᱭᱟᱜ ᱨᱟᱡᱽᱯᱟᱴ ᱪᱟᱞᱟᱜ ᱠᱟᱱ ᱛᱟᱦᱮᱸᱫᱼᱟ ᱢᱮᱱᱟᱠᱚ ᱤᱝᱨᱮᱡᱽ ᱟᱜ ᱥᱚᱨᱠᱟᱨ ᱨᱮᱫᱚ ᱪᱟᱸᱫᱚ ᱫᱚ ᱵᱟᱭ ᱦᱟᱹᱥᱩᱨᱚᱜ ᱠᱟᱱ ᱛᱟᱦᱮᱸᱜᱼᱟ ᱮᱱᱛᱮᱜ ᱜᱚᱴᱟ ᱫᱷᱟᱹᱨᱛᱤ ᱨᱮᱜᱮ ᱟᱭᱢᱟ ᱫᱤᱥᱚᱢ ᱨᱮ ᱩᱱᱤᱭᱟᱜ ᱨᱟᱡᱽ ᱯᱟᱴ ᱪᱟᱞᱟᱜ ᱠᱟᱱ ᱛᱟᱦᱮᱸᱜᱼᱟ ᱟᱫᱚ ᱢᱤᱫ ᱫᱤᱥᱚᱢ ᱨᱮ ᱡᱩᱫᱤ ᱪᱟᱸᱫᱚᱭ ᱦᱟᱹᱥᱩᱨᱚᱜ ᱠᱷᱟᱡ ᱮᱴᱟᱜ ᱫᱤᱥᱚᱢ ᱨᱮ ᱪᱟᱸᱫᱚᱭ ᱨᱟᱠᱟᱵᱼᱟ ᱟᱨ ᱱᱚᱝᱠᱟ ᱞᱮᱠᱟᱛᱮ ᱪᱟᱸᱫᱚ ᱫᱚ ᱩᱱᱤᱭᱟᱜ ᱨᱟᱡᱽᱯᱟᱴ ᱨᱮᱫᱚ ᱵᱟᱭ ᱦᱟᱹᱥᱩᱨᱚᱜ ᱠᱟᱱ ᱛᱟᱦᱮᱸᱜᱼᱟ ᱪᱚᱵᱵᱤᱥ ᱜᱷᱚᱱᱴᱟ ᱜᱮ ᱩᱱᱠᱩᱣᱟᱜ ᱨᱟᱡᱽᱯᱟᱴ ᱫᱚ ᱪᱟᱞᱟᱜ ᱠᱟᱱ ᱛᱟᱦᱮᱸᱜᱼᱟ ᱟᱫᱚ ᱩᱱᱟᱹᱜ ᱯᱟᱣᱟᱨᱯᱷᱩᱞ ᱨᱟᱡᱟ ᱟᱨ ᱩᱱᱤᱭᱟᱜ ᱥᱟᱥᱚᱱ ᱩᱱᱠᱩ ᱥᱚᱸᱜᱮ ᱞᱟᱹᱲᱦᱟᱹᱭ ᱫᱚ ᱟᱞᱜᱟ ᱠᱟᱛᱷᱟ ᱫᱚ ᱵᱟᱝ ᱛᱟᱦᱮᱸ ᱠᱟᱱᱟ ᱮᱱᱛᱮ ᱩᱱᱠᱩ ᱫᱚ ᱛᱟᱢᱟᱢ ᱛᱚᱨᱟ ᱨᱮᱭᱟᱜ ᱟᱫᱷᱩᱱᱤᱠ ᱦᱟᱛᱤᱭᱟᱨ ᱵᱟᱱᱫᱩᱠ ᱠᱚ ᱜᱚᱞᱟ ᱵᱟᱨᱩᱫ ᱠᱚ ᱛᱚᱯᱩ ᱥᱮ ᱟᱨ ᱮᱢᱟᱱ ᱛᱮᱭᱟᱜ ᱟᱫᱷᱩᱱᱤᱠ ᱦᱟᱛᱭᱟᱨ ᱡᱚᱛᱚ ᱞᱮᱠᱟᱱᱟᱜ ᱩᱱᱠᱩ ᱴᱷᱮᱱ ᱫᱚ ᱛᱟᱦᱮᱸ ᱠᱟᱱᱟ ᱤᱝᱨᱮᱡᱽ ᱥᱚᱨᱠᱟᱨ ᱫᱚ ᱯᱩᱨᱟᱹᱭ ᱠᱩᱨᱩᱢᱩᱴᱩ ᱠᱮᱫᱟ ᱡᱮᱢᱚᱱ ᱱᱚᱣᱟ ᱚᱠᱟ ᱵᱤᱫᱽᱨᱳ ᱦᱩᱭ ᱟᱠᱟᱱ ᱱᱚᱣᱟ ᱚᱠᱟ ᱟᱱᱫᱳᱞᱚᱱ ᱦᱩᱭ ᱟᱠᱟᱱ ᱱᱚᱣᱟᱭ ᱫᱟᱵᱟᱣ ᱛᱚᱵᱮ ᱵᱟᱹᱭ ᱵᱟᱹᱭ ᱵᱟᱹᱭ ᱵᱟᱹᱭ ᱛᱮ ᱤᱝᱨᱮᱡᱽ ᱯᱷᱳᱡᱽ ᱫᱚ ᱱᱚᱣᱟ ᱠᱚᱱᱴᱨᱳᱞ ᱞᱟᱹᱜᱤᱫ ᱱᱚᱣᱟ ᱫᱟᱵᱟᱣ ᱞᱟᱹᱜᱤᱫ ᱠᱚ ᱠᱩᱨᱩᱢᱩᱴᱩ ᱠᱮᱫᱟ ᱟᱨ ᱠᱚ ᱥᱟᱯᱷᱟᱞ ᱤᱫᱤᱭᱮᱱᱟ ᱟᱨ ᱟᱵᱚ ᱱᱩᱠᱩ ᱦᱚᱲ ᱦᱚᱯᱚᱱ ᱠᱚᱫᱚ ᱟᱵᱚ ᱨᱮᱱ ᱚᱠᱚᱭ ᱥᱚᱛᱚᱱᱛᱨᱚᱛᱟ ᱥᱮᱱᱟᱱᱤ ᱠᱚ ᱛᱟᱦᱮᱸ ᱠᱟᱱ ᱩᱱᱠᱩ ᱠᱚᱫᱚ ᱵᱟᱹᱭ ᱵᱟᱹᱭ ᱛᱮ ᱠᱚ ᱪᱷᱤᱝ ᱪᱷᱟᱹᱛᱩᱨ ᱮᱱᱟ ᱮᱱᱛᱮᱫ ᱱᱩᱠᱩ ᱚᱠᱚᱭ ᱥᱤᱫᱩ ᱠᱟᱹᱱᱦᱩ ᱵᱚᱭᱦᱟ ᱠᱚᱠᱚ ᱛᱟᱦᱮᱸ ᱠᱟᱱ ᱟᱫᱚᱢ ᱠᱚᱫᱚ ᱠᱚ ᱞᱟᱹᱲᱦᱟᱹᱭ ᱚᱠᱛᱮ ᱠᱚ ᱜᱚᱡ ᱮᱱᱟ ᱟᱨ ᱟᱫᱚᱢ ᱠᱚᱫᱚ ᱠᱚ ᱥᱟᱵ ᱠᱮᱫ ᱠᱚᱣᱟ ᱟᱨ ᱵᱟᱹᱭ ᱵᱟᱹᱭ ᱛᱮ ᱟᱵᱚ ᱦᱚᱲ ᱦᱚᱯᱚᱱ ᱫᱚᱠᱚ ᱪᱷᱤᱱ ᱪᱷᱟᱹᱛᱩᱨ ᱮᱱᱟ ᱛᱚᱵᱮ ᱟᱵᱚ ᱱᱚᱣᱟ ᱟᱨ ᱱᱚᱝᱠᱟ ᱛᱮ ᱵᱟᱹᱭ ᱵᱟᱹᱭ ᱛᱮ ᱱᱚᱣᱟ ᱟᱱᱫᱳᱞᱚᱱ ᱫᱚ ᱩᱱᱠᱩ ᱠᱚ ᱫᱟᱵᱟᱣ ᱠᱮᱫᱟ ᱟᱵᱚᱨᱮᱱ ᱦᱚᱲ ᱦᱚᱯᱚᱱ ᱠᱚᱫᱚ ᱟᱜᱼᱥᱟᱨ ᱠᱚᱛᱮ ᱠᱚ ᱞᱟᱹᱲᱦᱟᱹᱭᱮᱱ ᱨᱮᱦᱚᱸ ᱟᱹᱰᱤ ᱫᱤᱞᱜᱟᱹᱨᱤᱭᱟᱹ ᱠᱚ ᱛᱟᱦᱮᱸ ᱠᱟᱱᱟ ᱟᱹᱰᱤ ᱫᱟᱲᱮ ᱠᱚ ᱛᱟᱦᱮᱸ ᱠᱟᱱᱟ ᱟᱨ ᱩᱱᱟᱹᱜ ᱢᱟᱨᱟᱝ ᱥᱚᱨᱠᱟᱨ ᱩᱱ ᱡᱚᱠᱷᱮᱡᱟᱜ ᱨᱟᱡᱽᱯᱟᱴ ᱤᱝᱨᱮᱡᱽ ᱥᱚᱨᱠᱟᱨ ᱩᱱᱠᱩ ᱥᱚᱸᱜᱮ ᱠᱚ ᱞᱟᱹᱲᱦᱟᱹᱭᱮᱱᱟ ᱟᱨ ᱱᱚᱣᱟ ᱞᱟᱹᱲᱦᱟᱹᱭ ᱨᱮᱭᱟᱜ ᱥᱟᱢᱟᱪᱟᱨ ᱫᱚ ᱜᱚᱴᱟ ᱫᱷᱟᱹᱨᱛᱤ ᱨᱮᱜᱮ ᱯᱟᱥᱱᱟᱣᱮᱱᱟ ᱡᱚᱛᱚ ᱫᱤᱥᱚᱢ ᱨᱮᱜᱮ ᱯᱟᱥᱱᱟᱣᱮᱱᱟ ᱱᱚᱣᱟ ᱫᱚ ᱟᱹᱰᱤ ᱢᱟᱨᱟᱝ ᱠᱟᱛᱷᱟ ᱛᱟᱦᱮᱸ ᱠᱟᱱᱟ ᱛᱮ ᱩᱱᱠᱩ ᱥᱚᱸᱜᱮ ᱞᱟᱹᱲᱦᱟᱹᱭ ᱫᱚ ᱡᱟᱦᱟᱱ ᱟᱞᱜᱟ ᱠᱟᱛᱷᱟ ᱫᱚ ᱵᱟᱝ ᱛᱟᱦᱮᱸ ᱠᱟᱱᱟ ᱩᱱᱟᱹᱜ ᱢᱟᱨᱟᱝ ᱯᱟᱣᱟᱨᱯᱷᱩᱞ ᱥᱟᱥᱚᱱ ᱵᱤᱨᱩᱫᱷ ᱞᱟᱹᱲᱦᱟᱹᱭ ᱫᱚ ᱮᱱᱦᱚᱸ ᱟᱵᱚᱨᱮᱱ ᱦᱚᱲ ᱠᱚᱫᱚ ᱟᱹᱰᱤ ᱟᱹᱠᱤᱞ ᱢᱟᱱ ᱠᱚᱠᱚ ᱛᱟᱦᱮᱸ ᱠᱟᱱᱛᱮ ᱟᱹᱰᱤ ᱦᱩᱥᱭᱟᱹᱨ ᱠᱚ ᱛᱟᱦᱮᱸ ᱠᱟᱱᱟ ᱟᱹᱰᱤ ᱫᱤᱞᱜᱟᱹᱨᱤᱭᱟᱹ ᱠᱚ ᱛᱟᱦᱮᱸ ᱠᱟᱱᱟ ᱟᱨ ᱩᱱᱠᱩ ᱥᱚᱸᱜᱮ ᱠᱚ ᱞᱟᱹᱲᱦᱟᱹᱭᱮᱱᱟ ᱟᱨ ᱟᱹᱰᱤ ᱮᱢᱟᱱ ᱟᱵᱚ ᱦᱚᱲ ᱦᱚᱯᱚᱱ ᱠᱚ ᱟᱠᱚᱣᱟᱜ ᱡᱤᱣᱤ ᱠᱚ ᱟᱞᱟᱭ ᱠᱮᱫᱟ ᱢᱟᱭᱟᱝ ᱠᱚ ᱟᱹᱛᱩ ᱠᱮᱫᱟ ᱡᱮᱢᱚᱱ ᱱᱚᱣᱟ ᱫᱤᱥᱚᱢ ᱟᱵᱚᱣᱟᱜ ᱥᱟᱱᱛᱟᱞ ᱠᱚᱣᱟᱜ ᱫᱤᱥᱚᱢ ᱠᱚ ᱨᱟᱹᱠᱷᱤ ᱡᱚᱜᱟᱣ ᱥᱮ ᱟᱯᱱᱟᱨ ᱛᱮᱵᱚᱱ ᱥᱟᱥᱚᱱ ᱥᱣᱟᱫᱷᱤᱱᱛᱟ ᱵᱚᱱ ᱧᱟᱢ ᱱᱚᱣᱟ ᱫᱤᱥᱚᱢ ᱵᱚᱱ ᱥᱟᱹᱫᱷᱤᱱ ᱛᱟᱵᱚᱱ ᱚᱱᱠᱟ ᱦᱩᱫᱤᱥ ᱠᱟᱛᱮ ᱠᱚ ᱞᱟᱹᱲᱦᱟᱹᱭᱮᱱᱟ ᱟᱨ ᱵᱟᱹᱭ ᱵᱟᱹᱭᱛᱮ ᱦᱚᱲ ᱠᱚ ᱪᱷᱤᱝ ᱪᱷᱟᱹᱛᱩᱨᱮᱱ ᱠᱷᱟᱡ ᱫᱚ ᱱᱩᱠᱩ ᱤᱝᱨᱮᱡᱽ ᱥᱚᱨᱠᱟᱨ ᱥᱮ ᱩᱱᱠᱩ ᱨᱮᱱ ᱟᱫᱷᱤᱠᱟᱨᱤ ᱠᱚ ᱠᱚ ᱦᱩᱫᱤᱥ ᱜᱟᱱᱰᱚᱱ ᱠᱮᱫᱟ ᱟᱨ ᱦᱩᱫᱤᱥ ᱜᱟᱰᱚᱱ ᱠᱟᱛᱮ ᱩᱱᱠᱩ ᱦᱚᱲ ᱦᱚᱯᱚᱱ ᱡᱮᱢᱚᱱ ᱢᱚᱡᱽ ᱛᱮᱠᱚ ᱛᱟᱦᱮᱱ ᱩᱱᱠᱩ ᱦᱚᱸ ᱟᱵᱚᱣᱟᱜ ᱦᱟᱨᱚᱱ ᱠᱚᱥᱴᱚ ᱠᱚᱠᱚ ᱵᱩᱡᱽ ᱵᱟᱲᱟ ᱠᱮᱫᱟ ᱟᱨ ᱢᱚᱡᱽ ᱛᱮ ᱛᱟᱦᱮᱱ ᱞᱟᱹᱜᱤᱫ ᱟᱭᱢᱟ ᱞᱮᱠᱟᱱᱟᱜ ᱟᱵᱚ ᱞᱟᱹᱜᱤᱫ ᱢᱚᱡᱽ ᱱᱤᱛᱤ ᱠᱚᱠᱚ ᱟᱹᱜᱩ ᱠᱮᱫᱟ ᱟᱨ ᱥᱩᱠ ᱥᱩᱵᱤᱫᱷᱟ ᱠᱚᱠᱚ ᱮᱢᱟᱣᱟᱜ ᱠᱚᱣᱟ ᱩᱱ ᱡᱚᱠᱷᱮᱡ ᱩᱱ ᱡᱚᱠᱷᱮᱡᱟᱜ ᱵᱷᱟᱜᱚᱞᱯᱩᱨ ᱡᱮᱞᱟ ᱵᱤᱨᱵᱷᱩᱢ ᱡᱮᱞᱟ ᱚᱱᱟ ᱠᱚ ᱠᱷᱚᱡ ᱛᱷᱚᱲᱟ ᱮᱨᱤᱭᱟ ᱢᱤᱞᱟᱹᱣ ᱠᱟᱛᱮ ᱱᱤᱛᱟᱜ ᱚᱠᱟ ᱥᱟᱱᱛᱟᱲ ᱯᱟᱨᱜᱟᱱᱟ ᱠᱟᱹᱢᱤᱥᱱᱟᱹᱨᱤ ᱠᱟᱱ ᱚᱱᱟ ᱩᱱ ᱡᱚᱠᱷᱮᱡ ᱫᱚ ᱚᱱᱟ ᱥᱟᱱᱛᱟᱲ ᱯᱟᱨᱜᱟᱱᱟ ᱡᱮᱞᱟ ᱠᱚ ᱵᱮᱱᱟᱣ ᱠᱮᱫᱟ ᱟᱨ ᱱᱚᱰᱮᱱᱟᱜ ᱴᱮᱱᱰᱮᱱᱥᱤ ᱮᱠᱴ ᱠᱚ ᱠᱚ ᱛᱟᱭᱚᱢ ᱫᱟᱨᱟᱢ ᱵᱚᱱ ᱧᱟᱢ ᱠᱮᱫᱟ ᱟᱫᱚ ᱱᱚᱣᱟ ᱠᱚᱫᱚ ᱟᱵᱚ ᱞᱟᱹᱜᱤᱫ ᱟᱹᱰᱤ ᱢᱟᱨᱟᱝ ᱩᱯᱞᱚᱵᱽᱫᱷᱤ ᱠᱟᱱᱟ ᱥᱮ ᱱᱚᱣᱟ ᱫᱚ ᱟᱵᱚ ᱞᱟᱹᱜᱤᱫ ᱟᱹᱰᱤ ᱢᱟᱨᱟᱝ ᱢᱤᱫᱴᱮᱡ ᱢᱚᱡᱽ ᱡᱤᱱᱤᱥ ᱠᱟᱱᱟ ᱡᱮᱢᱚᱱ ᱱᱚᱣᱟ ᱵᱚᱱ ᱨᱟᱹᱠᱷᱤ ᱡᱚᱜᱟᱣ ᱫᱟᱲᱮᱭᱟᱜ ᱟᱵᱚᱨᱮᱱ ᱜᱤᱫᱽᱨᱟᱹ ᱠᱚ ᱱᱚᱣᱟ ᱦᱩᱞ ᱥᱤᱫᱩ ᱠᱟᱹᱱᱦᱩ ᱦᱩᱞ ᱚᱠᱟ ᱦᱩᱞ ᱫᱤᱵᱚᱥ ᱢᱮᱱᱛᱮ ᱵᱚᱱ ᱢᱟᱱᱟᱣᱮᱫ ᱠᱟᱱ ᱚᱱᱟ ᱥᱚᱢᱚᱱᱫᱷᱮ ᱵᱚᱱ ᱞᱟᱹᱭ ᱵᱟᱲᱟ ᱟᱠᱚᱣᱟ ᱟᱨ ᱡᱮᱢᱚᱱ ᱱᱚᱣᱟ ᱫᱚ ᱯᱤᱲᱦᱤ ᱠᱮ ᱯᱤᱲᱦᱤ ᱛᱟᱦᱮᱸ ᱤᱫᱤᱜ ᱛᱟᱵᱚᱱ ᱟᱨ ᱱᱚᱣᱟ ᱠᱚ ᱟᱵᱚᱨᱮᱱ ᱜᱤᱫᱽᱨᱟᱹ ᱛᱟᱭᱚᱢ ᱫᱟᱨᱟᱢ ᱯᱤᱲᱦᱤ ᱠᱚᱠᱚ ᱵᱩᱡᱽ ᱟᱨ ᱩᱱᱠᱩᱣᱟᱜ ᱵᱟᱰᱟᱭ ᱨᱮᱦᱚᱸ ᱡᱮᱢᱚᱱ ᱱᱚᱣᱟ ᱡᱤᱱᱤᱥ ᱛᱟᱦᱮᱱ ᱢᱟ ᱟᱨ ᱱᱤᱭᱟᱹ ᱠᱚᱜᱮ ᱢᱤᱫ ᱵᱟᱨ ᱠᱟᱛᱷᱟ ᱞᱟᱹᱭ ᱠᱟᱛᱮᱫ ᱱᱚᱰᱮ ᱜᱮᱞᱤᱧ ᱢᱩᱪᱟᱹᱫ ᱮᱫᱟ ᱢᱟ ᱡᱚᱛᱚ ᱢᱟ ᱛᱚᱵᱮ ᱜᱟᱛᱮ ᱠᱚ ᱱᱤᱛᱚᱜ ᱫᱚ ᱱᱚᱣᱟ ᱦᱩᱞ ᱫᱤᱵᱚᱥ ᱵᱟᱵᱚᱫ ᱛᱮᱯᱮ ᱟᱸᱡᱚᱢ ᱠᱮᱫ ᱛᱟᱵᱚᱱᱟ ᱢᱟ ᱟᱫᱚ ᱱᱤᱛᱚᱜ ᱪᱮᱫ ᱞᱮᱠᱟ ᱯᱮ ᱟᱸᱡᱚᱢ ᱠᱮᱫᱟ ᱟᱨ ᱟᱹᱞᱤᱧᱟᱜ ᱱᱚᱣᱟ ᱪᱮᱱᱮᱞ ᱨᱮ ᱧᱮᱞ ᱯᱮ ᱟᱨ ᱟᱸᱡᱚᱢ ᱯᱮ ᱟᱨ ᱠᱚᱢᱮᱱᱴ ᱯᱮ ᱟᱨ ᱞᱟᱭᱤᱠ ᱟᱜ ᱯᱮ ᱟᱨ ᱥᱮᱭᱟᱨ ᱛᱟᱵᱚᱱ ᱯᱮ ᱡᱚᱛᱚ ᱠᱚ ᱦᱩᱞ ᱡᱚᱦᱟᱨ